ᱥᱟᱱᱟᱢ ᱠᱷᱚᱱ ᱞᱟᱦᱟᱨᱮ ᱟᱯᱮ ᱠᱚᱣᱟᱜ ᱢᱟᱱᱚᱛ ᱡᱚᱦᱟᱨ ᱫᱟᱨᱟᱭ ᱠᱟᱱ ᱱᱟᱣᱟᱱᱟᱜ ᱞᱮᱴᱮᱥᱴ ᱵᱷᱤᱰᱤᱭᱳ ᱠᱚ ᱧᱮᱞ ᱞᱟᱹᱜᱤᱫ ᱱᱚᱣᱟ ᱤᱭᱩᱴᱩᱵᱽ ᱪᱮᱱᱮᱞ ᱥᱟᱵᱥᱠᱨᱟᱭᱤᱵ ᱛᱟᱵᱚᱱ ᱯᱮ ᱟᱨ ᱜᱷᱟᱱᱴᱟ ᱵᱚᱴᱚᱱ ᱫᱚ ᱠᱞᱤᱠ ᱛᱟᱵᱚᱱ ᱯᱮ ᱛᱮᱦᱮᱧᱟᱜ ᱵᱷᱤᱰᱤᱭᱳ ᱨᱮᱫᱚ ᱵᱚᱱ ᱧᱮᱞᱟ ᱥᱟᱱᱛᱟᱞᱤ ᱯᱟᱹᱨᱥᱤ ᱨᱮᱭᱟᱜ ᱯᱨᱮᱭᱟᱭᱵᱟᱪᱤ ᱥᱚᱵᱫᱚ ᱟᱭᱳ ᱨᱮᱭᱟᱜ ᱯᱨᱮᱭᱟᱭᱵᱟᱪᱤ ᱛᱚᱣᱟ ᱫᱟᱨᱮ ᱮᱸᱜᱟᱛ ᱡᱟᱱᱟᱢ ᱟᱭᱳ ᱜᱚᱜᱚ ᱭᱚ ᱵᱟᱵᱟ ᱨᱮᱭᱟᱜ ᱯᱨᱮᱭᱟᱭᱵᱟᱪᱤ ᱡᱟᱱᱟᱢ ᱫᱟᱛᱟ ᱟᱯᱟᱛ ᱵᱟ ᱡᱟᱶᱟᱭ ᱨᱮᱭᱟᱜ ᱯᱨᱟᱭᱟᱵᱟᱪᱤ ᱪᱷᱟᱛᱟ ᱫᱟᱨᱮ ᱡᱤᱛᱟᱹ ᱵᱟᱹᱦᱩ ᱨᱮᱭᱟᱜ ᱯᱨᱟᱭᱟᱵᱟᱪᱤ ᱮᱨᱟ ᱡᱩᱨᱤ ᱚᱲᱟᱜ ᱵᱚᱸᱜᱟ ᱚᱲᱟᱜ ᱦᱚᱲ ᱩᱥᱟᱹᱨᱟ ᱨᱮᱭᱟᱜ ᱯᱨᱟᱭᱟᱵᱟᱪᱤ ᱞᱚᱜᱚᱱ ᱪᱷᱚᱴᱯᱚᱴ ᱜᱚᱡ ᱨᱮᱭᱟᱜ ᱯᱨᱟᱭᱟᱵᱟᱪᱤ ᱜᱩᱨ ᱵᱚᱸᱜᱟ ᱛᱟᱞᱟ ᱵᱩᱞᱩᱝ ᱵᱮᱯᱟᱨ ᱤᱥᱥᱚᱨ ᱨᱮᱭᱟᱜ ᱯᱨᱟᱭᱵᱟᱪᱤ, ᱪᱟᱸᱫᱚ ᱢᱟᱢᱟ, ᱪᱟᱸᱫᱚ ᱵᱚᱸᱜᱟ, ᱥᱤᱥᱤᱨᱡᱟᱹᱣᱤᱡ᱾ ᱩᱢ ᱨᱮᱭᱟᱜ ᱯᱨᱟᱭᱵᱟᱪᱤ, ᱰᱟᱹᱵᱽᱨᱟᱹᱜ, ᱯᱟᱭᱨᱟᱜ, ᱨᱮᱭᱟᱲ, ᱛᱩᱯᱩᱱ᱾ ᱥᱟᱶ ᱨᱮᱭᱟᱜ ᱯᱨᱟᱭᱵᱟᱪᱤ, ᱥᱚᱸᱜᱮ, ᱥᱮᱞᱮᱫ, ᱛᱩᱞᱩᱡ, ᱥᱟᱞᱟᱜ᱾ ᱞᱚ ᱨᱮᱭᱟᱜ ᱯᱨᱟᱭᱵᱟᱪᱤ, ᱡᱩᱞ, ᱟᱛᱟᱨ, ᱡᱮᱨᱮᱫ, ᱫᱷᱚᱨᱟᱣ᱾ ᱢᱚᱡᱽ ᱨᱮᱭᱟᱜ ᱯᱚᱨᱭᱟᱭᱵᱟᱪᱤ ᱱᱟᱯᱟᱭ ᱥᱚᱦᱟᱜᱽ ᱪᱮᱦᱨᱟ ᱨᱟᱹᱯᱩᱫ ᱨᱮᱭᱟᱜ ᱯᱚᱨᱭᱟᱭᱵᱟᱪᱤ ᱠᱮᱪᱟᱜ ᱠᱮᱪᱮᱫ ᱯᱚᱥᱟᱜ